ᱡᱚᱦᱟᱨ ᱜᱮ ᱫᱤᱥᱚᱢ ᱯᱮᱲᱟ ᱠᱚ ᱱᱚᱣᱟ ᱜᱟᱶᱛᱟ ᱞᱟᱹᱭ ᱤᱭᱩᱴᱩᱵᱽ ᱪᱮᱱᱮᱞ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱟᱨ ᱡᱟᱣ ᱫᱤᱱ ᱞᱮᱠᱟᱜᱮ ᱛᱮᱦᱮᱧ ᱟᱨ ᱢᱤᱫᱴᱟᱹᱝ ᱵᱷᱤᱰᱭᱳᱧ ᱥᱟᱯᱲᱟᱣᱮᱫᱼᱟ ᱟᱨ ᱱᱚᱣᱟ ᱵᱷᱤᱰᱭᱳ ᱨᱮᱫᱚ ᱦᱟᱸᱜ ᱡᱟᱣ ᱡᱟᱦᱟᱸ ᱞᱮᱠᱟᱱᱟᱜ ᱯᱟᱵᱽᱞᱤᱠ ᱯᱞᱮᱥ ᱨᱮ ᱯᱟᱵᱽᱞᱤᱠ ᱤᱱᱴᱟᱨᱵᱷᱤᱭᱩ ᱛᱟᱦᱮᱸ ᱠᱟᱱᱟ ᱛᱚ ᱛᱮᱦᱮᱧ ᱫᱚ ᱴᱷᱤᱠ ᱚᱱᱠᱟᱱᱟᱜ ᱯᱟᱵᱽᱞᱤᱠ ᱯᱞᱮᱥ ᱨᱮᱱᱟᱜ ᱟᱞᱮ ᱚᱲᱟᱜ ᱨᱮᱜᱮ ᱱᱚᱰᱮ ᱵᱟᱯᱞᱟ ᱦᱩᱭᱱᱟ ᱟᱫᱚ ᱵᱟᱯᱞᱟ ᱵᱟᱥᱠᱮ ᱨᱮ ᱱᱚᱰᱮ ᱠᱩᱢᱟᱹᱝ ᱦᱟᱸᱜ ᱦᱮᱡ ᱥᱮᱴᱮᱨ ᱠᱟᱱᱟᱭ ᱟᱨ ᱱᱩᱭ ᱠᱩᱢᱟᱹᱝ ᱟᱹᱰᱤ ᱨᱩᱥᱤᱠᱟ ᱜᱮᱭᱟᱭ ᱟᱨ ᱱᱚᱜᱼᱚᱸᱭ ᱯᱮ ᱧᱮᱞ ᱫᱟᱲᱮᱭᱟᱜ ᱠᱟᱱ ᱛᱟᱭᱟ ᱱᱚᱜᱼᱚᱸᱭ ᱵᱟᱱᱟᱢ ᱢᱮᱱᱟᱜᱼᱟ ᱟᱨ ᱚᱱᱟ ᱛᱮᱜᱮ ᱦᱟᱸᱜ ᱟᱫᱚ ᱵᱟᱱᱟᱢ ᱠᱚ ᱩᱰᱩᱠ ᱠᱟᱛᱮᱫ ᱥᱮᱨᱮᱧ ᱵᱟᱲᱟ ᱠᱮᱜᱼᱟᱭ ᱟᱹᱰᱤ ᱠᱩᱥᱤᱧ ᱵᱩᱡᱷᱟᱹᱣ ᱠᱮᱜᱼᱟ ᱟᱵᱚ ᱥᱟᱱᱛᱟᱲ ᱥᱚᱢᱟᱡᱽ ᱨᱮ ᱱᱚᱝᱠᱟ ᱵᱟᱝ ᱧᱮᱞᱚᱜ ᱠᱟᱱᱟ ᱱᱤᱛᱚᱜ ᱵᱟᱱᱟᱢ ᱟᱨ ᱛᱤᱨᱭᱳ ᱛᱮ ᱵᱟᱝ ᱠᱚ ᱮᱱᱮᱡ ᱥᱮᱨᱮᱧᱟ ᱟᱫᱚ ᱱᱩᱭ ᱠᱩᱢᱟᱹᱝ ᱡᱚᱠᱷᱚᱱ ᱤᱧ ᱧᱮᱞ ᱠᱮᱫ ᱛᱟᱭᱟ ᱵᱟᱱᱟᱢ ᱩᱰᱩᱠ ᱠᱟᱛᱮᱫ ᱮᱱᱮᱡ ᱥᱮᱨᱮᱧ ᱠᱮᱫ ᱟᱭ ᱟᱫᱚ ᱚᱱᱟᱛᱮ ᱠᱩᱥᱤᱧ ᱵᱩᱡᱷᱟᱹᱣ ᱠᱮᱫ ᱛᱮ ᱟᱫᱚ ᱠᱩᱢᱟᱹᱝ ᱤᱧ ᱩᱭᱦᱟᱹᱨ ᱵᱟᱲᱟ ᱠᱮᱫᱼᱟᱹᱧ ᱡᱮ ᱠᱩᱢᱟᱹᱝ ᱦᱚᱸ ᱛᱮᱦᱮᱧ ᱡᱟᱦᱟᱸ ᱞᱮᱠᱟ ᱢᱮᱱᱟᱭᱟ ᱛᱳ ᱡᱟᱣ ᱫᱤᱱ ᱦᱚᱸ ᱱᱚᱝᱠᱟ ᱜᱮ ᱱᱚᱣᱟ ᱪᱮᱱᱮᱞ ᱛᱟᱞᱟ ᱨᱮ ᱤᱧ ᱡᱩᱫᱤᱧ ᱫᱚᱦᱚ ᱠᱟᱭᱟ ᱮᱱᱠᱷᱟᱱ ᱥᱟᱱᱟᱢ ᱦᱚᱲ ᱵᱚᱱ ᱧᱮᱞ ᱫᱟᱲᱮᱭᱟᱭᱟ ᱟᱨ ᱟᱡᱟᱜ ᱪᱮᱫ ᱞᱮᱠᱟ ᱨᱟᱹᱥᱠᱟᱹ ᱢᱮᱱᱟᱜ ᱛᱟᱭᱟ ᱥᱮ ᱪᱮᱫ ᱞᱮᱠᱟ ᱨᱩᱥᱤᱠᱟ ᱠᱟᱱᱟᱭ ᱚᱱᱟ ᱠᱚᱦᱚᱸ ᱟᱵᱚ ᱠᱚ ᱛᱟᱞᱟ ᱨᱤᱧ ᱥᱚᱫᱚᱨ ᱦᱚᱪᱚᱭᱟ ᱛᱳ ᱥᱟᱱᱟᱢ ᱠᱷᱚᱱ ᱢᱟᱲᱟᱝ ᱨᱮ ᱟᱡᱟᱜ ᱩᱯᱨᱩᱢ ᱠᱟᱹᱴᱤᱡ ᱵᱚᱱ ᱵᱟᱲᱟᱭᱟ ᱛᱳ ᱠᱩᱱᱟᱞ ᱱᱩᱠᱩ ᱧᱮᱧᱮᱞᱤᱭᱟᱹ ᱵᱚᱭᱦᱟ ᱢᱤᱥᱤ ᱠᱚ ᱱᱩᱠᱩ ᱠᱚ ᱠᱟᱹᱴᱤᱡ ᱟᱢᱟᱜ ᱩᱯᱨᱩᱢ ᱠᱟᱹᱴᱤᱡ ᱮᱢ ᱞᱟᱹᱭ ᱟᱠᱚᱣᱟ ᱟᱢᱟᱜ ᱧᱩᱛᱩᱢ ᱟᱨ ᱟᱹᱛᱩ ᱚᱠᱟᱨᱮ ᱛᱟᱢ ᱦᱮᱸ ᱥᱮ ᱧᱩᱛᱩᱢ ᱫᱚ ᱦᱩᱭᱩᱜ ᱠᱟᱱ ᱛᱤᱧᱟᱹ ᱥᱩᱨᱟᱡᱽ ᱦᱮᱢᱵᱨᱚᱢ ᱟᱨ ᱟᱹᱛᱩ ᱦᱩᱭᱩᱜ ᱠᱟᱱ ᱛᱤᱧᱟᱹ ᱩᱛᱛᱚᱨᱟᱥᱚᱱ ᱯᱳᱥᱴ ᱫᱩᱵᱽᱲᱟ ᱛᱷᱟᱱᱟ ᱡᱟᱢᱵᱚᱱᱤ ᱟᱪᱪᱷᱟ ᱛᱳ ᱱᱚᱜᱼᱚᱸᱭ ᱟᱸᱡᱚᱢ ᱠᱮᱜᱼᱟ ᱯᱮ ᱱᱩᱭ ᱯᱚᱥᱪᱤᱢ ᱵᱟᱝᱜᱟᱞ ᱨᱤᱱᱤᱡ ᱠᱟᱱᱟᱭ ᱱᱩᱭ ᱠᱩᱢᱟᱹᱝ ᱫᱚ ᱟᱨ ᱯᱚᱥᱪᱤᱢ ᱵᱟᱝᱜᱟᱞ ᱨᱮᱱ ᱢᱟᱹᱱᱢᱤ ᱠᱚ ᱪᱮᱫ ᱞᱮᱠᱟ ᱨᱟᱹᱥᱠᱟᱹᱭᱟᱠᱚ ᱟᱨ ᱪᱮᱫ ᱞᱮᱠᱟ ᱮᱱᱮᱡ ᱥᱮᱨᱮᱧ ᱛᱟᱠᱚ ᱟᱨ ᱪᱮᱫ ᱞᱮᱠᱟ ᱚᱱᱟ ᱥᱮᱨᱮᱧ ᱨᱮᱱᱟᱜ ᱨᱟᱦᱟ ᱠᱚ ᱛᱟᱠᱚ ᱟᱨ ᱛᱮᱦᱮᱧ ᱫᱚ ᱦᱟᱸᱜ ᱵᱟᱯᱞᱟ ᱵᱟᱥᱠᱮ ᱠᱟᱱᱟ ᱟᱫᱚ ᱚᱱᱟᱛᱮ ᱦᱟᱸᱜ ᱫᱚᱝ ᱜᱮ ᱦᱟᱸᱜ ᱤᱧ ᱥᱮᱨᱮᱧ ᱦᱚᱪᱚᱭ ᱞᱟᱹᱜᱤᱫᱼᱟ ᱟᱨ ᱱᱚᱣᱟ ᱡᱷᱟᱲᱠᱷᱚᱸᱰ ᱫᱤᱥᱚᱢ ᱨᱮᱱᱟᱜ ᱪᱮᱫ ᱞᱮᱠᱟ ᱦᱟᱸᱜ ᱮᱱᱮᱡ ᱥᱮᱨᱮᱧ ᱟᱨ ᱚᱱᱟ ᱨᱟᱦᱟ ᱠᱚ ᱪᱮᱫ ᱞᱮᱠᱟᱱᱟ ᱱᱚᱣᱟ ᱠᱚᱨᱮᱜ ᱛᱤᱱᱟᱹᱜ ᱯᱟᱨᱛᱷᱚᱠᱠᱚ ᱢᱮᱱᱟᱜᱼᱟ ᱥᱮ ᱥᱮᱢ ᱜᱮᱛᱟ ᱵᱚᱱᱟ ᱟᱫᱚ ᱚᱱᱟ ᱠᱚᱦᱚᱸ ᱵᱚᱱ ᱟᱸᱡᱚᱢᱟ ᱟᱨ ᱠᱩᱥᱤ ᱵᱚᱱ ᱵᱩᱡᱷᱟᱹᱣ ᱠᱷᱟᱱ ᱱᱚᱣᱟ ᱵᱷᱤᱰᱤᱭᱳ ᱧᱮᱞ ᱠᱟᱛᱮᱫ ᱞᱟᱹᱭᱤᱠ ᱢᱟᱵᱚᱱ ᱥᱮᱭᱟᱨ ᱢᱟᱵᱚᱱ ᱟᱨ ᱠᱚᱢᱮᱱᱴ ᱢᱟᱵᱚᱱ ᱟᱨ ᱚᱠᱚᱭ ᱠᱚ ᱚᱠᱟ ᱠᱚᱨᱮ ᱠᱷᱚᱱᱟᱜ ᱵᱚᱱ ᱧᱮᱞᱟ ᱚᱱᱟ ᱦᱚᱸ ᱠᱚᱢᱮᱱᱴ ᱛᱮᱵᱚᱱ ᱞᱟᱹᱭ ᱢᱟ ᱟᱫᱚ ᱛᱚᱠᱷᱚᱱ ᱱᱚᱣᱟ ᱵᱟᱯᱞᱟ ᱨᱮᱱᱟᱜ ᱫᱚᱝ ᱥᱮᱨᱮᱧ ᱡᱟᱦᱟᱸᱴᱟᱜ ᱱᱤᱛᱚᱜ ᱟᱢ ᱩᱭᱦᱟᱹᱨ ᱟᱠᱟᱫ ᱟᱢ ᱛᱳ ᱤᱱᱟᱹ ᱜᱮ ᱦᱟᱸᱜ ᱥᱮᱨᱮᱧ ᱠᱟᱛᱮᱫ ᱮᱢ ᱟᱸᱡᱚᱢ ᱟᱠᱚᱣᱟ ᱟᱨ ᱤᱱᱟᱹ ᱢᱟᱲᱟᱝ ᱨᱮ ᱠᱟᱹᱴᱤᱡ ᱠᱩᱠᱞᱤᱧ ᱫᱚᱦᱚ ᱠᱟᱫᱟ ᱡᱩᱫᱤ ᱱᱟᱥᱮᱱᱟᱜ ᱮᱢ ᱵᱟᱲᱟᱭᱟ ᱮᱱᱠᱷᱟᱱ ᱱᱟᱥᱮᱱᱟᱜ ᱮᱢ ᱞᱟᱹᱭ ᱛᱟᱞᱟᱝ ᱟ ᱛᱳ ᱱᱚᱣᱟ ᱡᱟᱦᱟᱱᱟᱜ ᱫᱚᱝ ᱛᱳ ᱫᱚᱝ ᱫᱚ ᱡᱟᱱᱟᱢ ᱟᱠᱟᱱᱟ ᱚᱠᱟᱨᱮ ᱫᱚᱝ ᱫᱚ ᱡᱟᱱᱟᱢ ᱟᱠᱟᱱᱟ ᱦᱤᱦᱤᱲᱤ ᱯᱤᱯᱤᱲᱤ ᱨᱮ ᱛᱚ ᱱᱚᱣᱟ ᱫᱚᱝ ᱫᱚ ᱟᱵᱚᱣᱟᱜ ᱫᱚ ᱦᱤᱦᱤᱲᱤ ᱯᱤᱯᱤᱲᱤ ᱨᱮ ᱡᱟᱱᱟᱢ ᱟᱠᱟᱱᱟ ᱱᱩᱭ ᱠᱩᱢᱟᱹᱝ ᱡᱟᱦᱟᱸ ᱞᱮᱠᱟᱭ ᱞᱟᱹᱭᱮᱫᱼᱟ ᱛᱚ ᱤᱧ ᱦᱚᱸᱧ ᱯᱟᱹᱛᱭᱟᱹᱣᱟᱜ ᱠᱟᱱ ᱜᱮᱭᱟ ᱪᱤᱠᱟᱹᱛᱮ ᱥᱮᱫᱟᱭ ᱦᱚᱲ ᱠᱟᱱᱟᱭ ᱟᱨ ᱥᱮᱫᱟᱭ ᱦᱚᱲ ᱫᱚ ᱟᱵᱚ ᱥᱟᱱᱛᱟᱲ ᱥᱮᱨᱣᱟ ᱨᱮᱱᱟᱜ ᱟᱹᱰᱤ ᱜᱟᱱ ᱜᱟᱞᱚᱪ ᱠᱟᱛᱷᱟ ᱠᱚᱦᱚᱸ ᱠᱚ ᱵᱟᱲᱟᱭ ᱜᱮᱭᱟ ᱥᱮ ᱱᱟᱜᱟᱢ ᱠᱚᱨᱮᱱᱟᱜ ᱠᱟᱛᱷᱟ ᱠᱚᱦᱚᱸ ᱠᱚ ᱵᱟᱰᱟᱭ ᱜᱮᱭᱟ ᱟᱫᱚ ᱴᱷᱤᱠ ᱜᱮᱭᱟ ᱛᱚ ᱫᱚᱝ ᱡᱟᱦᱟᱸ ᱨᱮ ᱡᱟᱱᱟᱢ ᱟᱠᱟᱱᱟ ᱚᱱᱟᱭ ᱞᱟᱹᱭ ᱟᱫ ᱵᱚᱱᱟ ᱟᱨ ᱱᱤᱛᱚᱜ ᱫᱚ ᱦᱟᱸᱜ ᱨᱟᱦᱟ ᱟᱛᱮᱫ ᱜᱮ ᱦᱟᱸᱜ ᱱᱤᱛᱚᱜ ᱢᱤᱫᱴᱟᱝ ᱥᱮᱨᱮᱧ ᱵᱚᱱ ᱟᱸᱡᱚᱢᱟ ᱛᱚ ᱢᱤᱫᱴᱟᱝ ᱥᱮᱨᱮᱧ ᱠᱟᱹᱴᱤᱡ ᱟᱬᱛᱤ ᱟᱵᱚᱱ ᱢᱮ ᱱᱩᱠᱩ ᱧᱮᱧᱮᱞᱤᱭᱟᱹ ᱵᱚᱭᱦᱟ ᱢᱤᱥᱤ ᱠᱚ ᱞᱟᱹᱜᱤᱫ

ᱛᱚ ᱪᱚᱞᱚ ᱛᱚ ᱱᱚᱜᱼᱚ ᱱᱚᱝᱠᱟ ᱜᱮ ᱱᱚᱣᱟ ᱥᱮᱨᱮᱧ ᱠᱚ ᱠᱟᱹᱢᱤ ᱪᱟᱞᱟᱜ ᱛᱮᱦᱚᱸ ᱟᱭᱟᱜ ᱡᱟᱹᱛᱤ ᱪᱟᱞᱟᱜ ᱠᱟᱱ ᱛᱟᱭᱟ ᱵᱟᱭ ᱪᱟᱞᱟᱜ ᱛᱮᱦᱚᱸ ᱟᱭᱟᱜ ᱡᱤᱣᱤ ᱪᱟᱞᱟᱜ ᱠᱟᱱ ᱛᱟᱭᱟ ᱛᱚ ᱱᱚᱜᱼᱚ ᱱᱚᱣᱟ ᱥᱮᱨᱮᱧ ᱨᱮ ᱡᱟᱦᱟᱸ ᱞᱮᱠᱟ ᱢᱮᱱᱟᱜ ᱟᱠᱟᱫᱼᱟ ᱡᱮ ᱠᱟᱹᱢᱤ ᱪᱟᱞᱟᱜ ᱛᱮᱦᱚᱸ ᱟᱡᱟᱜ ᱡᱟᱹᱛᱤ ᱪᱟᱞᱟᱜ ᱠᱟᱱ ᱛᱟᱭᱟ ᱟᱨ ᱵᱟᱭ ᱪᱟᱞᱟᱜ ᱛᱮᱦᱚᱸ ᱟᱡᱟᱜ ᱡᱤᱣᱤ ᱪᱟᱞᱟᱜ ᱠᱟᱱ ᱛᱟᱭᱟ ᱱᱚᱣᱟ ᱟᱹᱰᱤ ᱪᱤᱱᱛᱟᱹ ᱨᱮᱱᱟᱜ ᱠᱟᱛᱷᱟ ᱠᱟᱱ ᱜᱮᱭᱟ ᱛᱚ ᱠᱟᱹᱢᱤ ᱪᱟᱞᱟᱣ ᱛᱮ ᱡᱩᱫᱤ ᱟᱵᱚᱣᱟᱜ ᱡᱤᱣᱤ ᱡᱟᱹᱛᱤ ᱪᱟᱞᱟᱜᱼᱟ ᱛᱚ ᱱᱚᱣᱟ ᱫᱚ ᱢᱤᱫ ᱦᱤᱥᱟᱹᱵ ᱛᱮ ᱪᱮᱫ ᱞᱮᱠᱟᱱ ᱩᱭᱦᱟᱹᱨ ᱠᱟᱱᱟ ᱦᱟᱸᱜ ᱱᱚᱣᱟ ᱥᱮᱨᱮᱧ ᱨᱮᱢᱟ ᱢᱮᱱᱟᱜ ᱜᱮᱭᱟ ᱱᱚᱝᱠᱟ ᱢᱮᱱᱠᱷᱟᱱ ᱱᱚᱣᱟ ᱛᱤᱱᱟᱹᱝ ᱥᱟᱹᱨᱤᱭᱟ ᱟᱨ ᱛᱤᱱᱟᱹᱝ ᱵᱟᱝ ᱥᱟᱹᱨᱤᱭᱟ ᱛᱚ ᱱᱚᱣᱟ ᱠᱚᱫᱚ ᱟᱯᱮ ᱦᱟᱸᱜ ᱠᱚᱢᱮᱱᱴ ᱠᱟᱛᱮᱫ ᱜᱮ ᱞᱟᱹᱭ ᱛᱟᱵᱚᱱ ᱯᱮ ᱛᱚ ᱪᱚᱞᱚ ᱵᱚᱱ ᱟᱨ ᱢᱤᱫᱴᱟᱝ ᱥᱮᱨᱮᱧ ᱵᱚᱱ ᱟᱸᱡᱚᱢᱟ

ᱛᱚ ᱱᱚᱜᱼᱚᱭ ᱱᱚᱣᱟ ᱥᱮᱨᱮᱧ ᱯᱮ ᱟᱸᱡᱚᱢ ᱠᱮᱫ ᱛᱟᱵᱚᱱᱟ ᱱᱚᱣᱟ ᱥᱮᱨᱮᱧ ᱨᱮᱦᱚᱸ ᱟᱹᱰᱤ ᱡᱚᱛᱷᱟᱛᱟᱱ ᱠᱟᱛᱷᱟ ᱠᱚᱜᱮ ᱜᱟᱵᱟᱱ ᱢᱮᱱᱟᱜᱼᱟ ᱟᱨ ᱱᱚᱣᱟ ᱠᱚᱦᱚᱸ ᱟᱹᱰᱤ ᱩᱭᱦᱟᱹᱨ ᱨᱮᱱᱟᱜ ᱠᱟᱛᱷᱟ ᱠᱟᱱᱟ ᱱᱚᱣᱟ ᱦᱚᱸ ᱱᱟᱜᱟᱢ ᱨᱮ ᱟᱵᱚᱣᱟᱜ ᱚᱞ ᱠᱚᱨᱟ ᱢᱮᱱᱟᱜ ᱟᱠᱟᱫᱼᱟ ᱟᱫᱚ ᱟᱹᱰᱤ ᱨᱟᱹᱥᱠᱟᱹ ᱜᱮ ᱵᱩᱡᱷᱟᱹᱣ ᱮᱱᱟ ᱛᱳ ᱟᱯᱮ ᱱᱚᱣᱟ ᱥᱮᱨᱮᱧ ᱠᱚ ᱟᱸᱡᱚᱢ ᱠᱟᱛᱮᱫ ᱪᱮᱫ ᱞᱮᱠᱟ ᱯᱮ ᱵᱩᱡᱷᱟᱹᱣ ᱟᱠᱟᱫ ᱛᱟᱵᱚᱱᱟ ᱠᱚᱢᱮᱱᱴ ᱠᱟᱛᱮᱫ ᱱᱤᱦᱟᱹᱛ ᱯᱮ ᱵᱟᱲᱟᱭ ᱦᱚᱪᱚ ᱞᱤᱧᱟ ᱟᱨ ᱱᱚᱝᱠᱟ ᱜᱮ ᱡᱩᱫᱤ ᱟᱨᱚ ᱱᱩᱠᱤᱱ ᱠᱩᱢᱟᱹᱝ ᱛᱟᱹᱠᱤᱱᱟᱜ ᱨᱩᱥᱤᱠᱟ ᱨᱮᱱᱟᱜ ᱥᱮᱨᱮᱧ ᱠᱚ ᱟᱨᱚ ᱟᱸᱡᱚᱢ ᱥᱟᱱᱟ ᱵᱚᱱᱟ ᱮᱱᱠᱷᱟᱱ ᱟᱨᱦᱚᱸ ᱟᱜᱟᱢ ᱨᱮᱱᱟᱜ ᱵᱷᱤᱰᱤᱭᱳ ᱨᱮ ᱛᱟᱺᱜᱤ ᱵᱚᱱ ᱛᱟᱦᱮᱱ ᱢᱟ ᱱᱚᱝᱠᱟ ᱜᱮ ᱟᱨᱚ ᱡᱟᱦᱟᱸ ᱛᱤᱥ ᱞᱤᱧ ᱧᱟᱯᱟᱢᱟ ᱦᱟᱸᱜ ᱩᱱ ᱥᱚᱢᱚᱭ ᱟᱨᱚ ᱚᱱᱠᱟ ᱜᱮ ᱚᱠᱟ ᱞᱮᱠᱟᱱ ᱚᱠᱛᱚ ᱨᱮᱞᱤᱧ ᱧᱟᱯᱟᱢᱟ ᱩᱱ ᱫᱚ ᱚᱱᱠᱟᱱᱟᱜ ᱥᱮᱨᱮᱧ ᱜᱮ ᱦᱟᱸᱜ ᱞᱤᱧ ᱟᱹᱜᱩ ᱥᱚᱫᱚᱨᱟ ᱟᱨ ᱢᱟ ᱮᱱᱠᱷᱟᱱ ᱥᱟᱱᱟᱢ ᱠᱚ ᱡᱚᱦᱟᱨ ᱜᱮ